ᱥᱟᱱᱟᱢ ᱠᱷᱚᱱ ᱢᱟᱲᱟᱝ ᱨᱮ ᱥᱤᱨᱡᱚᱱ ᱴᱷᱟᱹᱠᱩᱨ ᱡᱮ ᱡᱚᱦᱟᱨ ᱮᱢ ᱠᱟᱛᱮ ᱥᱮᱫᱟᱭ ᱥᱟᱱᱛᱟᱞ ᱟᱹᱨᱤᱪᱟᱹᱞᱤ ᱤᱭᱩᱴᱩᱵᱽ ᱵᱷᱤᱰᱤᱭᱳ ᱪᱮᱱᱮᱞ ᱯᱟᱦᱴᱟ ᱠᱷᱚᱱ ᱥᱟᱱᱟᱢ ᱠᱚᱜᱮ ᱥᱟᱨ ᱥᱟᱹᱜᱩᱱ ᱡᱚᱦᱟᱨᱤᱧ ᱮᱢᱟᱵᱚᱱ ᱠᱟᱱᱟ ᱟᱨ ᱛᱮᱦᱮᱧᱟᱜ ᱡᱟᱦᱟᱸ ᱜᱟᱞᱢᱟᱨᱟᱣ ᱛᱟᱵᱚᱱ ᱚᱱᱟ ᱫᱚ ᱜᱟᱞᱢᱟᱨᱟᱣ ᱫᱚ ᱛᱮᱦᱮᱧ ᱵᱟᱨ ᱢᱤᱫᱴᱮᱱ ᱠᱩᱲᱤ ᱟᱨ ᱢᱤᱫᱴᱮᱱ ᱠᱚᱲᱟ ᱡᱮ ᱱᱩᱠᱤᱱ ᱵᱟᱨ ᱦᱚᱲ ᱡᱩᱨᱤ ᱡᱚᱛᱟ ᱠᱤᱱ ᱞᱟᱹᱜᱤᱫ ᱛᱮ ᱟᱵᱚ ᱥᱟᱱᱛᱟᱲ ᱠᱚ ᱛᱟᱞᱟᱨᱮ ᱡᱟᱦᱟᱸ ᱠᱟᱹᱢᱤ ᱦᱚᱨᱟ ᱵᱚᱱ ᱚᱨᱟᱢᱮᱫ ᱠᱟᱱᱟ ᱚᱱᱟ ᱫᱚ ᱦᱩᱭᱩᱜ ᱠᱟᱱᱟ ᱵᱟᱯᱞᱟ ᱵᱤᱦᱟᱹ ᱵᱟᱯᱞᱟ ᱡᱟᱦᱟᱸ ᱫᱚᱠᱚ ᱢᱮᱛᱟᱜ ᱠᱟᱱᱟ ᱥᱟᱨ ᱥᱟᱹᱜᱩᱱ ᱵᱤᱦᱟᱹ ᱵᱟᱯᱞᱟ ᱛᱚ ᱱᱚᱜᱼᱚᱭ ᱡᱮ ᱥᱟᱨ ᱥᱟᱹᱜᱩᱱ ᱵᱤᱦᱟᱹ ᱵᱟᱯᱞᱟ ᱱᱚᱣᱟ ᱥᱟᱨ ᱥᱟᱹᱜᱩᱱ ᱵᱤᱦᱟᱹ ᱵᱟᱯᱞᱟ ᱫᱚ ᱱᱚᱣᱟ ᱠᱚ ᱢᱮᱛᱟᱜ ᱠᱟᱱᱟ ᱡᱮ ᱵᱚᱞᱮ ᱚᱱᱟ ᱥᱟᱨ ᱥᱟᱹᱜᱩᱱ ᱵᱤᱦᱟᱹ ᱵᱟᱯᱞᱟ ᱞᱟᱹᱜᱤᱫ ᱛᱮ ᱟᱵᱚ ᱫᱚ ᱛᱮᱦᱮᱧ ᱫᱚ ᱪᱮᱫ ᱵᱚᱱ ᱢᱟᱰᱣᱟᱭ ᱫᱟᱵᱚᱱ ᱢᱟᱰᱣᱟᱭ ᱫᱟᱵᱚᱱ ᱟᱨ ᱢᱟᱰᱣᱟ ᱞᱟᱛᱟᱨ ᱨᱮ ᱟᱨᱦᱚᱸ ᱵᱚᱱ ᱪᱷᱟᱢᱰᱟᱭᱮᱫ ᱠᱟᱱᱟ ᱛᱚ ᱢᱟᱰᱣᱟ ᱞᱟᱹᱜᱤᱫ ᱛᱮ ᱱᱚᱴᱤ ᱠᱷᱩᱱᱴᱤ ᱞᱟᱜᱟᱜ ᱠᱟᱱᱟ ᱛᱚ ᱱᱚᱣᱟ ᱡᱮ ᱱᱚᱴᱤ ᱠᱷᱩᱱᱴᱤ ᱱᱩᱠᱩ ᱱᱚᱴᱤ ᱠᱷᱩᱱᱴᱤ ᱦᱚᱸ ᱢᱤᱢᱤᱫ ᱜᱚᱴᱮᱱ ᱵᱚᱸᱜᱟ ᱠᱟᱱᱟ ᱠᱚ ᱵᱚᱸᱜᱟ ᱵᱳᱨᱳ ᱠᱟᱱᱟ ᱠᱚ ᱡᱟᱦᱟᱸ ᱫᱚ ᱚᱱᱟ ᱱᱚᱴᱤ ᱠᱷᱩᱱᱴᱤ ᱚᱨᱛᱷᱟᱛ ᱡᱮ ᱱᱚᱜᱼᱚᱭ ᱱᱚᱴᱤ ᱜᱨᱚᱦᱚ ᱢᱮᱱᱟᱜᱼᱟ ᱛᱮᱛᱨᱤᱥ ᱠᱳᱴᱤ ᱫᱮᱣᱛᱟ ᱡᱮ ᱢᱮᱱᱟᱜ ᱠᱚ ᱱᱩᱠᱩ ᱛᱮᱛᱨᱤᱥ ᱠᱳᱴᱤ ᱫᱮᱣᱛᱟ ᱛᱟᱞᱟᱨᱮ ᱱᱩᱠᱩ ᱦᱚᱸ ᱱᱚᱴᱤ ᱵᱚᱸᱜᱟ ᱵᱳᱨᱳ ᱠᱟᱱᱟ ᱠᱚ ᱟᱨ ᱚᱱᱟ ᱯᱩᱱ ᱠᱚᱱᱟ ᱯᱩᱱᱭᱟ ᱠᱷᱩᱱᱴᱤ ᱠᱚ ᱵᱤᱫᱟ ᱟᱨ ᱢᱳᱴ ᱦᱩᱭᱩᱜ ᱠᱟᱱᱟ ᱱᱚᱴᱤ ᱠᱷᱩᱱᱴᱤ ᱛᱟᱞᱟ ᱨᱮᱫᱚ ᱢᱩᱞ ᱠᱷᱩᱱᱴᱤ ᱛᱟᱦᱮᱱ ᱠᱟᱱᱟ ᱚᱱᱟ ᱛᱟᱞᱟᱨᱮ ᱡᱟᱦᱟᱸ ᱢᱩᱞ ᱠᱷᱩᱱᱴᱤ ᱛᱟᱦᱮᱱ ᱠᱟᱱ ᱚᱱᱟ ᱢᱩᱞ ᱠᱷᱩᱱᱴᱤ ᱨᱮᱫᱚ ᱢᱤᱫᱴᱮᱱ ᱪᱟᱸᱜᱚᱞ ᱟᱱᱟᱜ ᱦᱚᱲᱮ ᱛᱟᱦᱮᱱ ᱠᱟᱱᱟ ᱚᱱᱟ ᱫᱚ ᱥᱟᱱᱟᱢ ᱠᱷᱚᱱ ᱩᱥᱩᱞ ᱨᱮ ᱛᱟᱦᱮᱱᱟ ᱟᱨ ᱪᱷᱟᱢᱰᱟ ᱫᱚ ᱱᱚᱣᱟ ᱠᱟᱱᱟ ᱪᱷᱟᱢᱰᱟ ᱫᱚ ᱡᱮ ᱚᱱᱟ ᱢᱟᱰᱣᱟ ᱞᱟᱛᱟᱨ ᱨᱮ ᱠᱟᱹᱴᱤᱡ ᱢᱟᱪᱷᱟᱛᱮ ᱯᱩᱱ ᱠᱚᱱᱟ ᱯᱩᱱᱭᱟ ᱠᱟᱭᱨᱟ ᱫᱟᱨᱮ ᱠᱚ ᱵᱤᱫᱟ ᱟᱨ ᱚᱱᱟ ᱯᱩᱨᱩᱵ ᱟᱲᱮ ᱨᱮᱭᱟᱜ ᱡᱮ ᱡᱟᱦᱟᱸ ᱵᱟᱨᱭᱟ ᱠᱟᱭᱨᱟ ᱫᱟᱨᱮ ᱢᱮᱱᱟᱜ ᱚᱱᱟ ᱛᱟᱞᱟᱨᱮ ᱚᱱᱟ ᱢᱩᱞ ᱢᱟᱰᱣᱟ ᱠᱷᱩᱱᱴᱤ ᱫᱚ ᱛᱟᱦᱮᱱ ᱠᱟᱱᱟ ᱟᱨ ᱚᱱᱟ ᱢᱩᱞ ᱢᱟᱰᱣᱟ ᱠᱷᱩᱱᱴᱤ ᱠᱷᱚᱱ ᱠᱚᱭᱮ ᱟᱲᱮ ᱨᱮ ᱫᱚ ᱢᱤᱫᱴᱮᱱ ᱰᱟᱹᱨ ᱠᱚ ᱵᱤᱫᱟ ᱟᱫᱚ ᱱᱚᱣᱟ ᱰᱟᱹᱨ ᱡᱟᱦᱟᱸ ᱡᱟᱦᱟᱸ ᱠᱚ ᱵᱤᱫ ᱮᱫ ᱠᱟᱱ ᱢᱤᱢᱤᱫ ᱱᱟᱠᱷᱟ ᱨᱮ ᱢᱤᱢᱤᱫ ᱞᱮᱠᱟ ᱯᱨᱚᱪᱚᱞᱤᱛ ᱢᱮᱱᱟᱜᱼᱟ ᱚᱠᱟ ᱱᱟᱠᱷᱟ ᱚᱠᱟ ᱱᱟᱠᱷᱟ ᱨᱮᱫᱚ ᱠᱚ ᱵᱤᱫ ᱮᱫ ᱠᱟᱱᱟ ᱥᱟᱨᱡᱚᱢ ᱰᱟᱹᱨ ᱟᱨᱦᱚᱸ ᱚᱠᱟ ᱱᱟᱠᱷᱟ ᱨᱮᱫᱚ ᱠᱚ ᱵᱤᱫ ᱮᱫ ᱠᱟᱱᱟ ᱩᱞ ᱰᱟᱹᱨ ᱚᱠᱟ ᱱᱟᱠᱷᱟ ᱨᱮᱫᱚ ᱠᱚ ᱵᱤᱫ ᱮᱫ ᱠᱟᱱᱟ ᱢᱟᱛᱠᱚᱢ ᱰᱟᱹᱨ ᱚᱱᱟ ᱰᱟᱹᱨ ᱡᱟᱦᱟᱸ ᱠᱚ ᱵᱤᱫᱟ ᱚᱱᱟ ᱵᱤᱫ ᱢᱟᱲᱟᱝ ᱨᱮ ᱚᱸᱰᱮ ᱟᱫᱽᱣᱟ ᱪᱟᱣᱞᱮ ᱫᱷᱩᱵᱤ ᱜᱷᱟᱥ ᱟᱨ ᱥᱟᱥᱟᱝ ᱱᱚᱣᱟ ᱠᱚ ᱛᱚᱯᱟᱭᱟ ᱯᱮᱭᱟ ᱵᱚᱸᱜᱟ ᱧᱩᱢ ᱠᱟᱛᱮ ᱠᱚ ᱛᱚᱯᱟᱭᱟ ᱟᱫᱚ ᱦᱟᱸᱜ ᱵᱟᱯᱞᱟ ᱢᱩᱪᱟᱹᱫ ᱨᱮ ᱚᱱᱟ ᱨᱮᱭᱟᱜ ᱥᱟᱨ ᱥᱟᱹᱜᱩᱱ ᱫᱚ ᱟᱛᱳ ᱨᱮᱱ ᱫᱚᱣᱟ ᱫᱚᱥ ᱛᱮᱠᱚ ᱧᱮᱞ ᱟᱠᱚ ᱚᱨᱛᱷᱟᱛ ᱡᱚᱜᱽ ᱢᱟᱹᱡᱷᱤ ᱢᱟᱹᱡᱷᱤ ᱯᱟᱨᱟᱱᱤᱠ ᱟᱨ ᱜᱷᱟᱨᱚᱸᱡᱽ ᱨᱮᱱ ᱡᱟᱦᱟᱸᱭ ᱠᱟᱱᱟᱭ ᱜᱨᱤᱦᱟᱹᱛ ᱩᱱᱠᱩ ᱚᱱᱟ ᱠᱚ ᱧᱮᱞᱟ ᱡᱮ ᱱᱚᱣᱟ ᱵᱟᱯᱞᱟ ᱨᱮᱭᱟᱜ ᱥᱟᱨ ᱥᱟᱹᱜᱩᱱ ᱪᱮᱫ ᱞᱮᱠᱟ ᱦᱩᱭ ᱠᱟᱱᱟ ᱢᱮᱱᱛᱮ ᱪᱮᱫ ᱪᱚᱝ ᱢᱤᱫᱴᱮᱱ ᱚᱱᱟ ᱨᱮᱭᱟᱜ ᱢᱤᱫᱴᱮᱱ ᱞᱚᱠᱠᱷᱚᱱ ᱢᱮᱱᱟᱜᱼᱟ ᱟᱫᱚ ᱱᱚᱜᱼᱚᱭ ᱡᱮ ᱯᱮ ᱤᱭᱟᱹ ᱮᱱᱛᱮᱫ ᱯᱮ ᱞᱮᱠᱟᱱ ᱰᱟᱹᱨ ᱠᱚ ᱵᱤᱫ ᱮᱫ ᱠᱟᱱ ᱡᱟᱭᱜᱟ ᱡᱟᱭᱜᱟ ᱨᱮᱫᱚ ᱟᱨᱦᱚᱸ ᱵᱟᱲᱮ ᱰᱟᱹᱨ ᱦᱚᱸᱠᱚ ᱵᱤᱫ ᱮᱫ ᱠᱟᱱᱟ ᱮᱱᱠᱷᱟᱱ ᱵᱟᱹᱲᱛᱤ ᱠᱟᱭ ᱛᱮᱫᱚ ᱢᱟᱛᱠᱚᱢ ᱰᱟᱹᱨ ᱨᱮᱭᱟᱜ ᱯᱨᱚᱪᱚᱞᱤᱛ ᱜᱮ ᱰᱷᱮᱨ ᱢᱮᱱᱟᱜᱼᱟ ᱟᱫᱚ ᱚᱱᱠᱟ ᱞᱮᱠᱟ ᱛᱮᱠᱚ ᱢᱮᱱ ᱠᱟᱣᱫᱟ ᱡᱮ ᱚᱱᱠᱟ ᱞᱮᱠᱟ ᱛᱮᱠᱚ ᱢᱮᱱ ᱠᱟᱫᱟ ᱡᱮ ᱢᱟᱛᱠᱚᱢ ᱵᱩᱴᱟᱹ ᱨᱮᱭᱟᱜ ᱠᱟᱛᱷᱟ ᱦᱚᱸᱠᱚ ᱨᱚᱲ ᱟᱠᱟᱫᱟ ᱡᱮ ᱡᱚᱠᱷᱚᱱ ᱠᱚ ᱵᱟᱯᱞᱟ ᱵᱟᱲᱟ ᱠᱟᱛᱮ ᱡᱚᱠᱷᱚᱱ ᱠᱚ ᱵᱤᱫᱟᱹᱜ ᱟᱠᱚ ᱡᱟᱶᱟᱭ ᱵᱟᱹᱦᱩ ᱡᱟᱶᱟᱭ ᱠᱚ ᱵᱤᱫᱟᱹ ᱠᱤᱱᱟᱹ ᱩᱱ ᱡᱚᱠᱷᱟᱡ ᱨᱮᱠᱚ ᱢᱟᱛᱠᱚᱢ ᱵᱩᱴᱟᱹᱭᱟ ᱟᱨ ᱚᱱᱟ ᱢᱟᱛᱠᱚᱢ ᱵᱩᱴᱟᱹ ᱨᱮᱫᱚ ᱵᱟᱱᱟᱨ ᱥᱮᱫ ᱨᱮᱱ ᱫᱩᱣᱟᱫᱚᱥ ᱠᱚ ᱛᱟᱦᱮᱱᱟ ᱟᱨ ᱵᱟᱱᱟᱨ ᱥᱮᱫ ᱨᱮᱱ ᱵᱟᱞᱟᱭᱟ ᱦᱚᱸᱠᱤᱱ ᱛᱟᱦᱮᱱᱟ ᱟᱨ ᱚᱸᱰᱮ ᱫᱚ ᱟᱹᱰᱤ ᱱᱟᱯᱟᱭ ᱱᱟᱯᱟᱭ ᱠᱚ ᱜᱟᱞᱢᱟᱨᱟᱣᱟ ᱪᱮᱫᱟᱜ ᱥᱮ ᱢᱤᱫ ᱜᱷᱟᱨᱚᱸᱡᱽ ᱨᱮᱱ ᱠᱩᱲᱤ ᱜᱤᱫᱽᱨᱟᱹ ᱟᱨ ᱢᱤᱫ ᱜᱷᱟᱨᱚᱸᱡᱽ ᱞᱟᱹᱪᱷᱢᱤ ᱨᱩᱯ ᱛᱮᱭ ᱥᱮᱱᱚᱜᱚᱜ ᱠᱟᱱ ᱚᱸᱰᱮ ᱵᱩᱜᱤ ᱪᱚᱝ ᱮ ᱵᱟᱹᱲᱤᱡ ᱪᱚᱝ ᱮ ᱚᱱᱟ ᱠᱚ ᱨᱮᱭᱟᱜ ᱠᱟᱛᱷᱟ ᱦᱚᱸᱠᱚ ᱞᱟᱹᱭ ᱡᱚᱱᱚᱜᱼᱟ ᱟᱨ ᱠᱩᱲᱤ ᱨᱮᱱ ᱜᱟᱨᱡᱮᱱ ᱥᱮ ᱜᱤᱫᱽᱨᱟᱹ ᱩᱱᱤ ᱦᱚᱸ ᱵᱟᱞᱚᱠ ᱛᱮᱫ ᱴᱷᱮᱱ ᱚᱱᱟ ᱠᱟᱛᱷᱟᱭ ᱟᱹᱨᱡᱤ ᱱᱮᱦᱚᱨᱟ ᱡᱟᱛᱮ ᱠᱚᱨᱮ ᱡᱟᱦᱟᱱᱟᱜ ᱮᱴᱠᱮᱴᱚᱬᱮ ᱦᱩᱭ ᱮᱢᱟᱱ ᱞᱮᱱᱠᱷᱟᱱ ᱡᱟᱱᱮ ᱠᱚ ᱞᱟᱹᱭ ᱪᱮᱫ ᱟᱭ ᱟᱨ ᱚᱱᱟ ᱜᱷᱟᱨᱚᱸᱡᱽ ᱨᱮᱱ ᱡᱟᱦᱟᱸᱭ ᱮᱱᱛᱮᱫ ᱟᱭᱳᱼᱵᱟᱵᱟ ᱢᱮᱱᱟᱜ ᱠᱤᱱ ᱦᱟᱱᱦᱟᱨ ᱦᱚᱧᱦᱟᱨ ᱩᱱᱠᱤᱱ ᱜᱮ ᱟᱭᱳᱼᱵᱟᱵᱟ ᱟᱨ ᱞᱟᱹᱴᱩ ᱟᱨ ᱠᱟᱹᱴᱤᱡ ᱠᱚ ᱡᱟᱦᱟᱸᱭ ᱢᱮᱱᱟᱜ ᱠᱚ ᱩᱱᱠᱩ ᱟᱨ ᱚᱱᱟ ᱜᱷᱟᱨᱚᱸᱡᱽ ᱨᱮᱱ ᱵᱚᱸᱜᱟᱼᱵᱳᱨᱳ ᱠᱚ ᱡᱟᱱᱮ ᱢᱟᱱᱚᱛ ᱵᱮᱣᱦᱟᱨ ᱫᱮᱵᱟᱼᱥᱮᱵᱟ ᱵᱮᱥ ᱱᱟᱯᱟᱭ ᱛᱮ ᱞᱟᱹᱭ ᱪᱮᱫ ᱟᱭ ᱩᱱᱤ ᱵᱟᱹᱦᱩ ᱠᱩᱲᱤ ᱚᱱᱟ ᱠᱷᱟᱹᱛᱤᱨ ᱛᱮᱜᱮ ᱚᱱᱟ ᱢᱟᱛᱠᱚᱢ ᱵᱩᱴᱟᱹ ᱨᱮᱫᱚ ᱠᱚ ᱠᱤᱥᱟᱹ ᱠᱩᱫᱩᱢᱟ ᱟᱨ ᱠᱚ ᱜᱟᱞᱢᱟᱨᱟᱜᱼᱟ ᱮᱱᱠᱷᱟᱱ ᱱᱤᱛ ᱠᱟᱛᱮ ᱫᱚ ᱡᱟᱭᱜᱟ ᱡᱟᱭᱜᱟ ᱨᱮᱫᱚ ᱚᱱᱟ ᱡᱟᱦᱟᱸ ᱠᱚ ᱢᱟᱛᱠᱚᱢ ᱵᱩᱴᱟᱹᱭ ᱚᱱᱟ ᱢᱟᱛᱠᱚᱢ ᱵᱩᱴᱟᱹ ᱨᱮ ᱫᱚ ᱮᱱᱛᱮᱫ ᱵᱮᱵᱟᱹᱲᱤᱡ ᱤᱛᱠᱤᱨᱤᱭᱟᱹ ᱠᱟᱛᱷᱟ ᱜᱮ ᱵᱟᱹᱲᱛᱤ ᱠᱟᱭ ᱛᱮᱠᱚ ᱜᱟᱞᱢᱟᱨᱟᱜ ᱠᱟᱱᱟ ᱟᱫᱚ ᱚᱱᱠᱟ ᱫᱚ ᱦᱩᱭᱩᱜ ᱞᱟᱹᱠᱛᱤ ᱵᱟᱝ ᱠᱟᱱᱟ ᱪᱮᱫᱟᱜ ᱥᱮ ᱥᱟᱹᱨᱤ ᱨᱮᱜᱮ ᱠᱚ ᱞᱟᱹᱭ ᱠᱟᱫᱟ ᱡᱮ ᱥᱟᱹᱨᱤ ᱨᱮᱜᱮ ᱚᱱᱟ ᱨᱮᱭᱟᱜ ᱥᱟᱹᱵᱩᱫ ᱦᱚᱸᱠᱚ ᱞᱟᱹᱭ ᱠᱟᱫᱟ ᱞᱟᱰᱭᱟ ᱛᱮᱨᱮᱞ ᱫᱟᱨᱮ ᱠᱟᱹᱰᱞᱟᱹ ᱢᱟᱛᱠᱚᱢ ᱡᱩᱨᱤ ᱥᱟᱨᱡᱚᱢ ᱫᱟᱨᱮ ᱥᱟᱹᱠᱷᱤ ᱢᱮᱱᱟᱭ ᱪᱟᱸᱫᱚ ᱞᱮᱠᱟ ᱦᱚᱸ ᱡᱟᱦᱮᱨ ᱮᱨᱟ ᱛᱮᱦᱮᱧ ᱫᱷᱚᱨᱚᱢ ᱥᱟᱹᱠᱷᱤ ᱠᱟᱛᱮ ᱵᱚᱸᱜᱟ ᱵᱩᱨᱩ ᱥᱟᱹᱠᱷᱤ ᱠᱟᱛᱮ ᱛᱮᱦᱮᱧ ᱢᱟᱹᱡᱷᱤ ᱯᱨᱟᱱᱤᱠ ᱟᱨ ᱫᱚᱣᱟ ᱫᱚ ᱥᱟᱹᱠᱷᱤ ᱫᱚᱦᱚ ᱠᱟᱛᱮ ᱩᱱᱠᱤᱱ ᱡᱮ ᱵᱟᱨᱭᱟ ᱠᱩᱲᱤ ᱠᱚᱲᱟ ᱡᱮ ᱡᱩᱨᱤ ᱡᱚᱛᱟ ᱠᱟᱹᱠᱤᱱ ᱠᱟᱱ ᱚᱱᱟ ᱥᱟᱨ ᱥᱟᱹᱜᱩᱱ ᱱᱟᱯᱟᱭ ᱛᱮᱠᱤᱱ ᱛᱟᱦᱮᱱ ᱠᱷᱟᱹᱛᱤᱨ ᱛᱮᱜᱮ ᱚᱱᱟ ᱢᱟᱛᱠᱚᱢ ᱵᱩᱴᱟᱹ ᱫᱚ ᱟᱫᱚ ᱚᱱᱟ ᱢᱟᱛᱠᱚᱢ ᱵᱩᱴᱟᱹ ᱟᱫᱚ ᱚᱱᱟ ᱞᱮᱠᱟᱛᱮ ᱚᱱᱟ ᱢᱟᱛᱠᱚᱢ ᱫᱟᱨᱮ ᱨᱮᱭᱟᱜ ᱜᱮ ᱥᱮ ᱢᱟᱛᱠᱚᱢ ᱰᱟᱹᱨ ᱵᱤᱫ ᱨᱮᱭᱟᱜ ᱜᱮ ᱡᱟᱹᱥᱛᱤ ᱵᱟᱹᱲᱛᱤ ᱠᱟᱭ ᱛᱮᱫᱚ ᱯᱨᱚᱪᱚᱞᱤᱛ ᱢᱮᱱᱟᱜᱼᱟ ᱟᱫᱚ ᱚᱱᱮ ᱡᱮ ᱱᱚᱜᱼᱚᱭ ᱡᱮ ᱪᱷᱟᱢᱰᱟ ᱵᱚᱱ ᱡᱟᱦᱟᱸ ᱵᱚᱱ ᱵᱮᱱᱟᱣᱮᱫ ᱠᱟᱱ ᱚᱱᱟ ᱪᱷᱟᱢᱰᱟ ᱵᱮᱱᱟᱣ ᱨᱮᱭᱟᱜ ᱦᱚᱸ ᱟᱹᱰᱤ ᱢᱟᱨᱟᱝ ᱢᱤᱫᱴᱮᱱ ᱵᱤᱥᱮᱥᱚᱛᱟ ᱢᱮᱱᱟᱜᱼᱟ ᱟᱨ ᱚᱱᱟ ᱵᱤᱥᱮᱥᱚᱛᱟ ᱦᱚᱸ ᱵᱟᱰᱟᱭ ᱨᱮᱭᱟᱜ ᱞᱟᱹᱠᱛᱤ ᱠᱟᱱᱟ ᱱᱤᱛ ᱠᱟᱛᱮᱫ ᱫᱚ ᱡᱟᱦᱟᱸ ᱠᱚ ᱵᱮᱱᱟᱣᱮᱫ ᱠᱟᱱᱟ ᱡᱟᱦᱟᱸ ᱞᱮᱠᱟᱛᱮ ᱚᱱᱟ ᱚᱱᱟ ᱢᱩᱞ ᱢᱟᱰᱣᱟ ᱠᱷᱩᱱᱴᱤ ᱡᱟᱦᱟᱸ ᱢᱮᱱᱟᱜ ᱚᱱᱟ ᱢᱩᱞ ᱢᱟᱰᱣᱟ ᱠᱷᱩᱱᱴᱤ ᱥᱟᱶᱛᱮ ᱢᱤᱫᱴᱮᱡ ᱢᱟᱛᱠᱚᱢ ᱰᱟᱹᱨ ᱥᱮ ᱵᱟᱲᱮ ᱰᱟᱹᱨ ᱥᱮ ᱩᱞ ᱰᱟᱹᱨ ᱥᱮ ᱥᱟᱨᱡᱚᱢ ᱰᱟᱹᱨ ᱱᱚᱝᱠᱟ ᱠᱚ ᱵᱤᱫ ᱮᱜ ᱠᱟᱱᱟ ᱟᱫᱚ ᱱᱚᱜᱼᱚᱭ ᱡᱮ ᱪᱷᱟᱢᱰᱟ ᱢᱤᱫᱴᱮᱱ ᱪᱷᱟᱢᱰᱟᱭ ᱠᱚᱨᱛᱮ ᱜᱮᱞᱮ ᱡᱮ ᱯᱩᱱᱭᱟ ᱠᱷᱩᱱᱴᱤ ᱡᱮ ᱞᱟᱜᱟᱜᱼᱟ ᱟᱨ ᱚᱱᱟ ᱯᱩᱱᱭᱟ ᱠᱷᱩᱱᱴᱤ ᱫᱚ ᱠᱟᱱᱟ ᱚᱱᱟ ᱠᱟᱭᱨᱟ ᱫᱟᱨᱮ ᱚᱱᱠᱟ ᱞᱮᱠᱟ ᱛᱮᱜᱮ ᱢᱟᱰᱣᱟ ᱞᱟᱛᱟᱨ ᱨᱮ ᱪᱷᱟᱢᱰᱟ ᱪᱷᱟᱢᱰᱟ ᱫᱚ ᱛᱟᱦᱮᱱ ᱠᱟᱱᱟ ᱟᱨ ᱱᱚᱜᱼᱚᱭ ᱡᱮ ᱢᱟᱰᱣᱟ ᱨᱮᱭᱟᱜ ᱦᱚᱸ ᱟᱹᱰᱤ ᱢᱟᱨᱟᱝ ᱢᱤᱫᱴᱮᱡ ᱵᱤᱥᱮᱥᱚᱛᱟ ᱢᱮᱱᱟᱜᱼᱟ ᱱᱤᱛ ᱱᱚᱣᱟ ᱠᱷᱟᱹᱛᱤᱨ ᱛᱮ ᱱᱚᱣᱟ ᱠᱟᱛᱷᱟ ᱫᱚᱧ ᱨᱚᱲᱮᱫ ᱠᱟᱱ ᱛᱟᱵᱚᱱᱟ ᱡᱮ ᱵᱚᱞᱮ ᱱᱤᱛ ᱠᱟᱛᱮᱫ ᱡᱟᱦᱟᱸ ᱠᱚ ᱵᱟᱯᱞᱟᱜ ᱠᱟᱱᱟ ᱟᱹᱰᱤ ᱟᱭᱢᱟ ᱵᱟᱯᱞᱟ ᱜᱤᱧ ᱫᱟᱬᱟᱭᱮᱫ ᱠᱟᱱᱟ ᱵᱟᱹᱲᱛᱤ ᱠᱟᱭᱛᱮ ᱧᱮᱞᱚᱜᱚᱜ ᱠᱟᱱᱟ ᱡᱮ ᱵᱚᱞᱮ ᱰᱟᱹᱨ ᱥᱮ ᱰᱟᱹᱨ ᱥᱟᱠᱟᱢ ᱠᱚᱛᱮ ᱫᱚ ᱵᱟᱠᱚ ᱢᱟᱰᱣᱟᱭᱮᱫ ᱠᱟᱱᱟ ᱡᱮ ᱪᱮᱛᱟᱱ ᱨᱮ ᱠᱚ ᱯᱮᱱᱰᱮᱞ ᱠᱟᱜ ᱠᱟᱱᱟ ᱟᱨ ᱚᱱᱟ ᱯᱮᱱᱰᱮᱞ ᱚᱱᱟ ᱪᱮᱛᱟᱱ ᱨᱮ ᱡᱟᱦᱟᱸ ᱠᱚ ᱯᱮᱱᱰᱮᱞ ᱫᱟ ᱚᱱᱟ ᱯᱮᱱᱰᱮᱞ ᱞᱟᱛᱟᱨ ᱨᱮᱜᱮ ᱡᱟᱦᱟᱸ ᱞᱮᱠᱟᱛᱮ ᱢᱤᱫᱴᱮᱡ ᱢᱩᱞ ᱢᱟᱰᱣᱟ ᱠᱷᱩᱱᱴᱤ ᱠᱟᱹᱴᱤᱡ ᱦᱩᱰᱤᱧ ᱢᱟᱪᱷᱟ ᱠᱚ ᱵᱤᱫ ᱫᱟ ᱛᱚ ᱟᱨ ᱚᱱᱠᱟ ᱠᱟᱛᱮ ᱜᱮ ᱛᱮᱦᱮᱧ ᱠᱚ ᱵᱤᱦᱟᱹ ᱵᱟᱯᱞᱟᱜ ᱠᱟᱱᱟ ᱛᱚ ᱚᱱᱟ ᱨᱮᱭᱟᱜ ᱵᱤᱥᱮᱥᱚᱛᱟ ᱫᱚ ᱵᱟᱹᱱᱩᱜ ᱟᱹᱱᱤᱡ ᱟᱵᱚᱣᱟᱜ ᱥᱟᱱᱛᱟᱲ ᱥᱮᱫᱟᱭ ᱟᱹᱨᱤᱪᱟᱹᱞᱤ ᱞᱮᱠᱟᱛᱮ ᱡᱮ ᱰᱟᱹᱨ ᱟᱱᱟᱜ ᱢᱟᱰᱣᱟ ᱜᱮ ᱛᱮᱭᱟᱨ ᱦᱩᱭᱩᱜᱼᱟ ᱟᱨ ᱚᱱᱟ ᱪᱮᱛᱟᱱ ᱨᱮ ᱡᱩᱫᱤ ᱛᱮᱦᱮᱧ ᱟᱢ ᱡᱩᱫᱤᱢ ᱯᱮᱱᱰᱮᱞ ᱠᱟᱛᱮ ᱠᱤᱪᱨᱤᱡ ᱨᱮᱭᱟᱜ ᱥᱮ ᱡᱟᱦᱟᱱᱟᱜ ᱩᱢᱩᱞᱚᱜ ᱞᱮᱠᱟᱱᱟᱜ ᱮᱢ ᱛᱮᱭᱟᱨᱟ ᱚᱱᱟ ᱫᱚ ᱟᱞᱟᱜᱽ ᱠᱟᱛᱷᱟ ᱠᱟᱱᱟ ᱮᱱᱠᱷᱟᱱ ᱢᱤᱫᱴᱮᱡ ᱰᱟᱹᱨ ᱨᱮᱭᱟᱜ ᱰᱟᱹᱨ ᱥᱟᱠᱟᱢ ᱨᱮᱭᱟᱜ ᱢᱟᱰᱣᱟ ᱫᱚ ᱮᱠᱟᱞᱛᱮ ᱡᱟᱹᱨᱩᱲ ᱢᱮᱱᱟᱜᱼᱟ ᱟᱨ ᱚᱱᱟ ᱥᱟᱶᱛᱮ ᱡᱟᱦᱟᱸ ᱠᱚ ᱛᱮᱭᱟᱨᱮᱫ ᱠᱟᱱᱟ ᱩᱱᱠᱩ ᱡᱟᱦᱟᱸᱭ ᱢᱟᱰᱣᱟ ᱞᱟᱹᱜᱤᱫ ᱜᱮᱠᱚ ᱡᱟᱨᱣᱟᱜᱼᱟ ᱩᱱᱠᱩ ᱡᱟᱦᱟᱸ ᱠᱚ ᱛᱮᱭᱟᱨᱮᱫ ᱠᱟᱱᱟ ᱚᱱᱟ ᱫᱚ ᱦᱩᱭᱩᱜ ᱠᱟᱱᱟ ᱡᱮ ᱢᱚᱬᱮ ᱜᱚᱴᱮᱱ ᱚᱱᱟ ᱜᱟᱶᱛᱟ ᱠᱩᱞᱦᱤ ᱨᱮ ᱢᱚᱬᱮ ᱜᱚᱴᱮᱱ ᱚᱱᱟ ᱵᱩᱥᱩᱵ ᱛᱮ ᱩᱞ ᱥᱟᱠᱟᱢ ᱥᱮᱞᱮᱫ ᱚᱱᱟ ᱵᱩᱥᱩᱵ ᱛᱮ ᱵᱟᱵᱮᱨ ᱛᱮᱭᱟᱨ ᱠᱟᱛᱮᱫ ᱢᱚᱬᱮ ᱡᱟᱭᱜᱟ ᱨᱮ ᱠᱚ ᱚᱱᱟ ᱠᱚ ᱪᱟᱹᱰᱭᱟᱹᱣᱟ ᱛᱤᱡ ᱟᱠᱚ ᱟᱨ ᱚᱱᱟ ᱢᱚᱬᱮ ᱡᱟᱭᱜᱟ ᱨᱮ ᱡᱟᱦᱟᱸ ᱠᱚ ᱛᱤᱡ ᱥᱮ ᱠᱚ ᱪᱟᱹᱰᱭᱟᱹᱣ ᱮᱫ ᱠᱟᱱ ᱚᱱᱟ ᱫᱚ ᱦᱩᱭᱩᱜ ᱠᱟᱱᱟ ᱞᱚᱠᱠᱷᱚᱱ ᱨᱮᱠᱷᱟ ᱡᱮ ᱵᱟᱦᱨᱮ ᱠᱷᱚᱱ ᱡᱟᱦᱟᱱᱟᱜ ᱚᱥᱩᱵᱷᱚ ᱥᱮ ᱵᱮᱵᱟᱹᱲᱤᱡ ᱫᱟᱲᱮ ᱨᱮᱭᱟᱜ ᱮᱞᱟᱝ ᱡᱟᱱᱮ ᱡᱟᱛᱮ ᱟᱞᱚ ᱦᱤᱡᱩᱜᱚᱜ ᱚᱱᱟ ᱠᱷᱟᱹᱛᱤᱨ ᱛᱮᱜᱮ ᱚᱱᱟ ᱞᱚᱠᱠᱷᱚᱱ ᱨᱮᱠᱷᱟ ᱞᱮᱠᱟᱛᱮ ᱚᱱᱟ ᱢᱚᱬᱮ ᱜᱚᱴᱮᱡ ᱜᱟᱶᱛᱟ ᱛᱟᱞᱟᱨᱮ ᱢᱚᱬᱮ ᱜᱚᱴᱮᱡ ᱚᱱᱟ ᱵᱟᱵᱮᱨ ᱫᱚ ᱩᱞ ᱥᱟᱠᱟᱢ ᱥᱟᱞᱟᱜ ᱵᱩᱥᱩᱵ ᱨᱮᱭᱟᱜ ᱛᱮᱭᱟᱨ ᱵᱟᱵᱮᱨ ᱫᱚᱠᱚ ᱚᱱᱟ ᱠᱚ ᱪᱟᱹᱰᱭᱟᱹᱣᱮᱫ ᱠᱟᱱᱟ ᱟᱫᱚ ᱱᱚᱣᱟ ᱠᱚ ᱨᱮᱭᱟᱜ ᱦᱚᱸ ᱟᱹᱰᱤ ᱞᱟᱹᱴᱩ ᱠᱤᱥᱟᱹ ᱢᱮᱱᱟᱜᱼᱟ ᱛᱮᱦᱮᱧ ᱡᱮ ᱱᱚᱜᱼᱚᱭ ᱡᱮ ᱚᱱᱟ ᱢᱩᱞ ᱢᱟᱰᱣᱟ ᱠᱷᱩᱱᱴᱤ ᱨᱮ ᱡᱮ ᱢᱤᱫᱴᱮᱱ ᱪᱟᱸᱰᱵᱚᱞ ᱟᱱᱟᱜ ᱦᱚᱲ ᱠᱚ ᱵᱮᱱᱟᱣᱫᱮ ᱠᱟᱱ ᱪᱮᱫ ᱠᱷᱟᱹᱛᱤᱨ ᱛᱮ ᱠᱚᱲᱟ ᱥᱮᱱ ᱠᱷᱟᱱ ᱫᱚ ᱪᱟᱸᱰᱵᱚᱞ ᱟᱱᱟᱜ ᱢᱤᱫᱴᱮᱱ ᱦᱚᱲᱮ ᱛᱟᱦᱮᱱᱟ ᱟᱨ ᱠᱩᱲᱤ ᱥᱮᱱᱟᱜ ᱢᱟᱰᱣᱟ ᱨᱮᱠᱷᱟᱱ ᱫᱚ ᱢᱤᱫᱴᱮᱱ ᱢᱟᱨᱟᱜ ᱞᱮᱠᱟᱱᱤᱡ ᱢᱤᱫᱴᱮᱱ ᱪᱮᱬᱮ ᱠᱚ ᱛᱮᱭᱟᱨᱮᱭᱟ ᱛᱚ ᱱᱚᱣᱟ ᱨᱮᱭᱟᱜ ᱦᱚᱸ ᱟᱹᱰᱤ ᱢᱟᱨᱟᱝ ᱢᱤᱫᱴᱮᱡ ᱵᱤᱥᱮᱥᱚᱛᱟ ᱢᱮᱱᱟᱜᱼᱟ ᱟᱫᱚ ᱚᱱᱠᱟ ᱛᱤᱧ ᱚᱱᱠᱟ ᱛᱮᱜᱮᱧ ᱱᱮᱦᱚᱨ ᱟᱵᱚᱱ ᱠᱟᱱᱟ ᱡᱮ ᱟᱹᱰᱤ ᱡᱮᱧ ᱱᱮᱦᱚᱨ ᱟᱵᱚᱱ ᱠᱟᱱᱟ ᱡᱮ ᱟᱹᱰᱤ ᱟᱸᱴ ᱫᱚ ᱵᱟᱵᱚᱱ ᱟᱫᱷᱩᱱᱤᱠᱚᱛᱟᱭᱟ ᱡᱮ ᱢᱩᱞ ᱥᱚᱥᱠᱨᱤᱛᱤ ᱡᱟᱦᱟᱸ ᱠᱟᱱ ᱟᱹᱨᱤᱪᱟᱹᱞᱤ ᱠᱟᱱ ᱱᱚᱣᱟ ᱢᱩᱞ ᱥᱚᱥᱠᱨᱤᱛᱤ ᱨᱮᱭᱟᱜ ᱵᱤᱪᱟᱨ ᱫᱷᱟᱨᱟ ᱴᱷᱤᱠ ᱫᱚᱦᱚ ᱠᱟᱛᱮ ᱟᱵᱚ ᱱᱚᱣᱟ ᱠᱚᱵᱚᱱ ᱠᱟᱹᱢᱤ ᱠᱚᱨᱢᱚᱭ ᱢᱟ ᱦᱮᱸ ᱚᱱᱠᱟ ᱚᱱᱟ ᱨᱮᱭᱟᱜ ᱟᱹᱰᱤ ᱚᱱᱟ ᱛᱟᱦᱚᱞᱮ ᱠᱷᱟᱱ ᱟᱵᱚᱣᱟᱜ ᱢᱤᱫᱴᱮᱱ ᱯᱚᱨᱚᱢᱯᱚᱨᱟ ᱡᱟᱦᱟᱸ ᱢᱮᱱᱟᱜᱼᱟ ᱢᱤᱫᱴᱮᱱ ᱥᱟᱹᱵᱩᱫ ᱚᱱᱟ ᱥᱟᱹᱵᱩᱫ ᱟᱵᱚᱣᱟᱜ ᱴᱷᱤᱠ ᱛᱟᱦᱮᱱ ᱛᱟᱵᱚᱱᱟ ᱟᱨ ᱱᱚᱝᱠᱟ ᱥᱟᱹᱵᱩᱫ ᱵᱟᱝ ᱫᱚᱦᱚ ᱫᱚᱦᱚᱭ ᱠᱷᱟᱹᱛᱤᱨ ᱛᱮ ᱟᱹᱰᱤ ᱟᱭᱢᱟ ᱟᱹᱨᱤᱪᱟᱹᱞᱤ ᱮᱛᱚᱢ ᱠᱚᱸᱭᱮᱜ ᱠᱟᱱᱟ ᱟᱞᱚ ᱮᱛᱚᱢ ᱠᱚᱸᱭᱮᱜ ᱞᱟᱹᱜᱤᱫ ᱛᱮᱜᱮ ᱛᱮᱦᱤᱧ ᱥᱟᱱᱟᱢ ᱠᱚᱴᱷᱮᱱ ᱜᱮ ᱤᱧ ᱱᱮᱦᱚᱨ ᱤᱧ ᱫᱚᱦᱚᱭᱮᱜ ᱠᱟᱱᱟ ᱡᱮ ᱱᱚᱜᱼᱚᱭ ᱡᱮ ᱰᱟᱹᱨ ᱡᱟᱦᱟᱸ ᱠᱚ ᱵᱮᱵᱚᱦᱟᱨᱮᱜ ᱠᱟᱱ ᱡᱮ ᱢᱮᱱᱟᱜ ᱛᱟᱵᱚᱱ ᱵᱚᱭᱦᱟ ᱫᱷᱚᱨᱚᱢ ᱵᱟᱹᱭᱥᱤ ᱮᱵᱷᱮᱱ ᱛᱟᱵᱚᱱ ᱯᱮ ᱦᱳ ᱟᱹᱫᱤᱵᱟᱹᱥᱤ ᱞᱟᱰᱮᱭᱟ ᱛᱮᱨᱮᱞ ᱫᱟᱨᱮ ᱠᱟᱹᱰᱞᱟᱹᱜ ᱢᱟᱛᱠᱚᱢ ᱡᱩᱨᱤ ᱥᱟᱨᱡᱚᱢ ᱫᱟᱨᱮ ᱥᱟᱹᱠᱷᱤ ᱢᱮᱱᱟᱭ ᱪᱟᱸᱫᱚ ᱞᱮᱠᱟ ᱦᱳ ᱡᱟᱦᱮᱨ ᱮᱨᱟ ᱛᱚ ᱥᱟᱨᱡᱚᱢ ᱠᱷᱩᱱᱴᱤ ᱚᱱᱟ ᱦᱚᱸ ᱞᱟᱹᱠᱛᱤ ᱜᱮᱭᱟ ᱚᱱᱟ ᱢᱤᱫ ᱡᱟᱭᱜᱟ ᱨᱮᱭᱟᱜ ᱠᱟᱱᱟ ᱩᱞ ᱰᱟᱹᱨ ᱚᱱᱟ ᱦᱚᱸ ᱞᱟᱹᱠᱛᱤ ᱜᱮᱭᱟ ᱚᱱᱟ ᱟᱨ ᱢᱤᱫ ᱡᱟᱭᱜᱟ ᱨᱮᱭᱟᱜ ᱠᱟᱱᱟ ᱛᱮᱡ ᱢᱟᱛᱠᱚᱢ ᱰᱟᱹᱨ ᱱᱚᱣᱟ ᱞᱟᱹᱠᱛᱤ ᱜᱮᱭᱟ ᱱᱚᱣᱟ ᱟᱨ ᱢᱤᱫ ᱡᱟᱭᱜᱟ ᱨᱮᱭᱟᱜ ᱠᱟᱱᱟ ᱛᱚ ᱱᱚᱣᱟ ᱟᱞᱟᱜᱽ ᱟᱞᱟᱜᱽ ᱯᱚᱨᱚᱵᱽ ᱯᱩᱡᱟᱹ ᱨᱮ ᱥᱮ ᱱᱚᱝᱠᱟᱱ ᱢᱤᱢᱤᱫ ᱜᱚᱴᱮᱱ ᱠᱟᱹᱢᱤ ᱦᱚᱨᱟ ᱨᱮ ᱚᱱᱟ ᱨᱮᱭᱟᱜ ᱵᱮᱣᱦᱟᱨ ᱢᱮᱱᱟᱜᱼᱟ ᱡᱮᱢᱚᱱ ᱛᱩᱞᱥᱤ ᱫᱟᱨᱮ ᱚᱱᱟ ᱦᱚᱸ ᱢᱤᱫ ᱚᱱᱟ ᱦᱚᱸ ᱞᱟᱹᱠᱛᱤ ᱠᱟᱱ ᱜᱮᱭᱟ ᱠᱟᱨᱟᱢ ᱫᱟᱨᱮ ᱚᱱᱟ ᱦᱚᱸ ᱞᱟᱹᱠᱛᱤ ᱠᱟᱱ ᱜᱮᱭᱟ ᱱᱚᱣᱟ ᱟᱞᱟᱜᱽ ᱟᱞᱟᱜᱽ ᱡᱟᱭᱜᱟ ᱨᱮ ᱚᱱᱠᱟ ᱢᱤᱫᱴᱮᱱ ᱵᱮᱣᱦᱟᱨ ᱨᱮᱭᱟᱜ ᱠᱟᱹᱢᱤ ᱦᱚᱨᱟ ᱢᱮᱱᱟᱜ ᱟᱹᱱᱤᱡ ᱟᱫᱚ ᱡᱮᱞᱮᱠᱟ ᱠᱚ ᱥᱮᱨᱮᱧᱟ ᱪᱷᱟᱢᱰᱟ ᱞᱟᱛᱟᱨ ᱪᱷᱟᱢᱰᱟ ᱞᱟᱛᱟᱨ ᱢᱟᱰᱣᱟ ᱠᱷᱩᱱᱴᱤ ᱨᱮ ᱧᱮᱞᱮ ᱪᱷᱟᱛᱟ ᱟᱹᱛᱩ ᱨᱮᱱ ᱠᱩᱲᱤ ᱠᱚᱲᱟ ᱞᱟᱹᱭ ᱟᱠᱚ ᱯᱮ ᱫᱮᱞᱟ ᱵᱚᱱ ᱧᱮᱞ ᱡᱚᱝ ᱧᱮᱞᱮ ᱪᱷᱟᱛᱟ ᱟᱨ ᱱᱚᱜᱼᱚᱭ ᱡᱟᱦᱟᱸ ᱵᱚᱱ ᱢᱟᱰᱣᱟᱭᱮᱫ ᱠᱟᱱ ᱱᱚᱣᱟ ᱢᱟᱰᱣᱟ ᱞᱟᱛᱟᱨ ᱨᱮ ᱠᱚᱢ ᱥᱮ ᱠᱚᱢ ᱵᱚᱸᱜᱟ ᱵᱳᱨᱳ ᱧᱩᱛᱩᱢ ᱛᱮ ᱯᱩᱡᱟᱹ ᱟᱜᱟ ᱠᱟᱜ ᱨᱮᱭᱟᱜ ᱦᱚᱸ ᱡᱟᱹᱨᱩᱲ ᱠᱟᱱᱟ ᱟᱵᱚ ᱫᱚ ᱱᱤᱛ ᱠᱟᱛᱮᱜ ᱡᱟᱦᱟᱸ ᱧᱮᱞᱚᱜ ᱠᱟᱱᱟ ᱢᱟᱰᱣᱟ ᱢᱩᱞ ᱢᱟᱰᱣᱟ ᱠᱷᱩᱱᱴᱤ ᱡᱟᱦᱟᱸ ᱢᱮᱱᱟᱜ ᱥᱮ ᱢᱟᱛᱠᱚᱢ ᱰᱟᱹᱨ ᱡᱟᱦᱟᱸ ᱵᱚᱱ ᱵᱤᱫ ᱟᱠᱟᱫ ᱚᱱᱟ ᱟᱫᱽᱣᱟ ᱪᱟᱣᱞᱮ ᱫᱷᱩᱵᱤ ᱜᱷᱟᱥ ᱟᱨ ᱥᱟᱥᱟᱝ ᱞᱟᱹᱭ ᱛᱮᱜᱮ ᱵᱚᱱ ᱵᱤᱫ ᱠᱟᱫᱟ ᱮᱱᱠᱷᱟᱱ ᱚᱸᱰᱮ ᱫᱚ ᱡᱟᱦᱟᱱᱟᱜ ᱯᱩᱡᱟᱹ ᱟᱜᱟ ᱠᱚᱫᱚ ᱵᱟᱵᱚᱱ ᱯᱩᱡᱟᱹ ᱟᱜᱟ ᱠᱟᱜ ᱠᱟᱱᱟ ᱢᱟᱹᱡᱷᱤ ᱛᱷᱟᱱ ᱥᱮ ᱡᱟᱦᱮᱨ ᱛᱷᱟᱱ ᱠᱚᱨᱮ ᱚᱱᱟ ᱠᱚ ᱚᱱᱟ ᱠᱚᱨᱮ ᱜᱮ ᱥᱩᱱᱩᱢ ᱥᱟᱥᱟᱝ ᱵᱚᱱ ᱦᱤᱨᱤᱡ ᱠᱟᱜ ᱠᱟᱱᱟ ᱮᱱᱠᱷᱟᱱ ᱱᱚᱣᱟ ᱡᱟᱦᱟᱸ ᱵᱚᱱ ᱪᱤᱠᱟᱹᱭᱮᱫ ᱠᱟᱱ ᱱᱚᱣᱟ ᱫᱚ ᱢᱤᱫ ᱦᱚᱲ ᱥᱟᱹᱠᱷᱤ ᱫᱚᱦᱚ ᱠᱟᱛᱮᱫ ᱜᱮᱛᱚ ᱵᱚᱸᱜᱟ ᱵᱳᱨᱳ ᱠᱚ ᱥᱟᱹᱠᱷᱤ ᱫᱚᱦᱚ ᱠᱟᱛᱮᱫ ᱜᱮ ᱡᱮᱦᱮᱛᱩ ᱱᱚᱣᱟ ᱠᱚᱵᱚᱱ ᱠᱟᱹᱢᱤᱭᱮᱫ ᱠᱟᱱᱟ ᱚᱱᱠᱟ ᱞᱮᱠᱟ ᱛᱮᱜᱮ ᱟᱞᱚ ᱟᱛᱨᱟᱜ ᱞᱟᱹᱜᱤᱫ ᱠᱷᱟᱹᱛᱤᱨ ᱛᱮᱜᱮ ᱛᱮᱦᱤᱧ ᱵᱤᱥᱮᱥ ᱠᱟᱭᱛᱮ ᱱᱚᱜᱼᱚᱭ ᱢᱟᱰᱣᱟ ᱛᱮᱦᱤᱧ ᱯᱮᱱᱰᱮᱞ ᱛᱮᱜᱮ ᱵᱚᱱ ᱯᱟᱨᱚᱢᱮᱫ ᱠᱟᱱᱟ ᱠᱚᱢ ᱥᱮ ᱠᱚᱢ ᱢᱤᱫᱴᱮᱱ ᱥᱟᱠᱟᱢ ᱟᱱᱟᱜ ᱰᱟᱹᱨ ᱛᱮ ᱡᱩᱫᱤ ᱵᱚᱱ ᱢᱟᱰᱣᱟ ᱞᱮᱠᱷᱟᱱ ᱱᱚᱣᱟ ᱜᱮ ᱟᱹᱰᱤ ᱵᱮᱥ ᱦᱩᱭ ᱠᱚᱜᱼᱟ ᱟᱫᱚ ᱟᱹᱰᱤ ᱵᱟᱹᱲᱛᱤ ᱫᱚ ᱵᱟᱹᱧ ᱞᱟᱹᱭᱮᱫ ᱛᱟᱵᱚᱱᱟ ᱡᱮ ᱚᱱᱟ ᱢᱟᱰᱣᱟ ᱠᱷᱩᱱᱴᱤ ᱨᱮ ᱢᱤᱫᱴᱮᱱ ᱪᱟᱸᱰᱵᱚᱞ ᱟᱱᱟᱜ ᱦᱚᱨ ᱪᱮᱫ ᱠᱷᱟᱹᱛᱤᱨ ᱛᱮ ᱟᱨ ᱪᱮᱫ ᱠᱷᱟᱹᱛᱤᱨ ᱛᱮᱵᱚᱱ ᱢᱟᱰᱣᱟᱭᱮᱫ ᱠᱟᱱᱟ ᱱᱤᱭᱟᱹ ᱛᱟᱭᱚᱢ ᱵᱷᱤᱰᱤᱭᱳ ᱨᱮ ᱦᱟᱸᱜ ᱱᱚᱣᱟ ᱫᱚᱧ ᱢᱚᱡᱽ ᱛᱮᱧ ᱞᱟᱹᱭ ᱯᱟᱥᱱᱟᱣ ᱟᱵᱚᱱ ᱠᱟᱱᱟ ᱢᱟ ᱛᱚᱵᱮ ᱥᱟᱱᱟᱢ ᱠᱚᱜᱮ ᱡᱚᱦᱟᱨ ᱱᱟᱯᱟᱭ ᱛᱮ ᱛᱟᱦᱮᱱ ᱯᱮ ᱱᱤᱨᱟᱞᱟᱭ ᱛᱮ ᱛᱟᱦᱮᱱ ᱛᱟᱵᱚᱱ ᱯᱮ ᱟᱹᱨᱤᱪᱟᱹᱞᱤ ᱪᱚᱨᱪᱟᱭ ᱛᱟᱵᱚᱱ ᱯᱮ ᱟᱨ ᱥᱟᱱᱟᱢ ᱠᱚᱜᱮ ᱥᱟᱨ ᱥᱟᱹᱜᱩᱱ ᱡᱚᱦᱟᱨ ᱠᱟᱛᱮᱫ ᱛᱮᱦᱮᱧᱟᱜ ᱜᱟᱞᱢᱟᱨᱟᱣ ᱫᱚ ᱱᱚᱰᱮ ᱜᱤᱧ ᱢᱩᱪᱟᱹᱫ ᱮᱫ ᱠᱟᱱᱟ ᱡᱚᱦᱟᱨ ᱡᱚᱦᱟᱨ